ᱯᱷᱩᱞ ᱞᱮ ᱨᱮᱞᱮ ᱯᱞᱟᱱᱤᱝᱟ ᱪᱮᱫ ᱞᱮᱠᱟ ᱪᱮᱫ ᱞᱮᱠᱟ ᱞᱮ ᱨᱩᱣᱟᱹᱲᱟ ᱟᱹᱠᱤᱱ ᱠᱤᱱ ᱢᱤᱫ ᱫᱷᱟᱣ ᱠᱤᱱ ᱞᱟᱹᱭᱟ ᱛᱟᱦᱮᱸ ᱧᱚᱜᱚᱜ ᱟᱹᱠᱤᱱ ᱢᱤᱫᱴᱤᱡ ᱥᱚᱯᱛᱟᱦᱚ ᱜᱟᱱ ᱟᱨ ᱢᱤᱫ ᱫᱷᱟᱣ ᱫᱚᱠᱤᱱ ᱞᱟᱹᱭᱮᱜᱼᱟ ᱵᱟᱝᱟ ᱟᱵᱚ ᱡᱚᱛᱚ ᱦᱚᱲ ᱵᱚᱱ ᱪᱟᱞᱟᱜᱼᱟ ᱛᱚ ᱜᱟᱯᱟᱞᱢᱟᱨᱟᱣ ᱢᱤᱫᱚᱜ ᱛᱟᱞᱮ ᱱᱟᱦᱟᱜ ᱞᱮ ᱚᱱᱟ ᱫᱚᱞᱮ ᱰᱤᱥᱟᱭᱤᱰᱟ ᱪᱮᱫ ᱞᱮ ᱪᱤᱠᱟᱹᱭᱟ ᱢᱮᱱᱛᱮ ᱛᱚ ᱛᱮᱦᱮᱧ ᱦᱩᱭᱩᱜ ᱠᱟᱱᱟ ᱥᱳᱢᱵᱟᱨ ᱮᱠᱛᱨᱤᱥ ᱛᱟᱹᱨᱤᱠᱷ ᱞᱚᱠᱰᱟᱣᱩᱱ ᱛᱮᱦᱮᱧ ᱫᱷᱟᱹᱵᱤᱡ ᱜᱮ ᱛᱟᱦᱚᱞᱮ ᱜᱟᱯᱟ ᱠᱷᱚᱱ ᱦᱩᱱᱟᱹᱝ ᱠᱷᱩᱞᱟᱹᱜ ᱨᱮᱱᱟᱜ ᱠᱟᱛᱷᱟ ᱠᱤᱱᱛᱩ ᱳᱰᱤᱥᱟ ᱜᱚᱵᱷᱢᱮᱱᱴ ᱯᱷᱤᱨᱛᱮ ᱟᱨᱦᱚᱸ ᱰᱤᱠᱞᱟᱨ ᱠᱮᱫᱼᱟ ᱠᱤ ᱵᱟᱝᱟ ᱥᱮᱵᱷᱮᱱᱴᱤᱱ ᱫᱷᱟᱹᱵᱤᱡ ᱱᱟᱦᱟᱜ ᱱᱚᱣᱟ ᱡᱩᱱ ᱥᱮᱵᱷᱮᱱᱴᱤᱱ ᱫᱷᱟᱹᱵᱤᱡ ᱱᱟᱦᱟᱜ ᱞᱚᱠᱰᱟᱣᱩᱱ ᱯᱳᱸᱪᱷᱟᱣ ᱟᱠᱟᱱᱟ ᱪᱮᱫᱟᱜ ᱥᱮ ᱨᱚᱡᱚ ᱛᱟᱦᱮᱱ ᱠᱟᱱᱟ ᱥᱟᱵᱤᱛᱨᱤ ᱵᱨᱚᱛᱚ ᱛᱟᱨᱯᱚᱨᱮ ᱥᱤᱛᱚᱞ ᱥᱚᱥᱴᱤ ᱪᱮᱫ ᱠᱚᱪᱚ ᱢᱮᱱᱟᱜᱼᱟ ᱚᱱᱠᱟᱜᱮ ᱵᱷᱤᱲᱵᱷᱟᱲ ᱨᱮᱱᱟᱜ ᱥᱚᱢᱵᱷᱟᱵᱚᱱᱟ ᱢᱮᱱᱟᱜᱼᱟ ᱚᱱᱟ ᱠᱷᱟᱹᱛᱤᱨ ᱜᱚᱵᱷᱢᱮᱱᱴ ᱢᱮᱱᱮᱫᱼᱟ ᱱᱚᱣᱟ ᱵᱷᱤᱛᱤᱨ ᱨᱮ ᱞᱚᱠᱰᱟᱣᱩᱱ ᱠᱷᱩᱞᱟᱹᱣ ᱞᱮᱠᱷᱟᱱ ᱯᱨᱚᱵᱞᱮᱢᱚᱜᱼᱟ ᱚᱱᱟ ᱠᱷᱟᱹᱛᱤᱨ ᱮᱠᱥᱴᱮᱱᱰ ᱠᱮᱫᱼᱟ ᱥᱮᱵᱷᱮᱱᱴᱤᱱ ᱫᱷᱟᱹᱵᱤᱡ ᱛᱚ ᱴᱷᱤᱠ ᱜᱮᱭᱟ ᱠᱚᱢᱮᱱᱴ ᱡᱟᱦᱟᱱᱟᱜ ᱮᱢ ᱰᱤᱥᱤᱥᱚᱱ ᱤᱫᱤᱜᱼᱟ ᱴᱷᱤᱠ ᱜᱮ ᱟᱵᱚ ᱠᱚ ᱵᱟᱠᱷᱨᱟ ᱵᱮᱥ ᱵᱟᱠᱷᱨᱟ ᱜᱮ ᱚᱱᱠᱟ ᱢᱟ ᱡᱚᱛᱚ ᱦᱚᱲᱟᱜ ᱯᱷᱟᱥᱴ ᱡᱤᱵᱚᱱ ᱛᱟᱯᱚᱨᱮ ᱡᱟᱦᱟᱱᱟᱜ ᱡᱤᱵᱤᱠᱟ ᱛᱚ ᱱᱤᱛᱚᱜ ᱟᱹᱰᱤ ᱠᱚᱴᱷᱤᱱ ᱥᱚᱢᱚᱭ ᱠᱟᱱᱟ ᱛᱚ ᱡᱚᱛᱚ ᱦᱚᱲ ᱵᱩᱜᱤ ᱨᱮ ᱛᱟᱦᱮᱱ ᱯᱮ ᱚᱲᱟᱜ ᱨᱮ ᱛᱟᱦᱮᱱ ᱯᱮ ᱥᱮᱯ ᱛᱟᱦᱮᱱ ᱯᱮ ᱴᱷᱤᱠ ᱜᱮᱭᱟ ᱱᱚᱣᱟ ᱯᱚᱨᱮ ᱪᱮᱫ ᱦᱟᱸᱜ ᱞᱤᱧ ᱪᱤᱠᱟᱹᱭᱟ ᱞᱤᱧ ᱫᱮᱠᱷᱟᱣ ᱟᱯᱮ ᱠᱟᱱᱟ ᱛᱚ ᱱᱤᱛᱚᱜ ᱨᱮᱰᱤ ᱦᱩᱭᱩᱜᱼᱟ ᱵᱨᱮᱠᱯᱷᱟᱥᱴ ᱠᱚ ᱠᱚᱨᱟᱣ ᱦᱩᱭᱩᱜᱼᱟ ᱨᱮᱰᱤ ᱠᱟᱱᱟ ᱥᱟᱲᱮ ᱪᱷᱚᱴᱟ ᱢᱟᱱᱮ ᱟᱹᱰᱤ ᱞᱮᱴ ᱱᱮᱛᱟᱨ ᱫᱤᱱ ᱫᱚ ᱟᱹᱰᱤ ᱟᱹᱰᱤ ᱥᱮᱛᱟᱜᱚᱜ ᱠᱟᱱᱟ ᱛᱚ ᱟᱹᱞᱤᱧ ᱟᱹᱰᱤ ᱞᱮᱴ ᱨᱮᱞᱤᱧ ᱡᱟᱹᱯᱤᱫ ᱞᱮᱫ ᱛᱟᱦᱮᱱᱟ ᱟᱹᱰᱤ ᱞᱮᱴ ᱨᱮᱞᱤᱧ ᱵᱮᱨᱮᱫ ᱠᱟᱱᱟ ᱚ ᱴᱷᱤᱠ ᱜᱮᱭᱟ ᱛᱚᱵᱮ ᱪᱚᱞᱚ ᱵᱚᱱ ᱧᱮᱞ ᱠᱚᱣᱟ ᱟᱨ ᱱᱚᱰᱮ ᱢᱟ ᱱᱟᱦᱟᱜ ᱩᱱᱟᱹᱜ ᱵᱷᱤᱰᱤᱭᱳ ᱱᱟᱦᱟᱜ ᱵᱮᱱᱟᱣ ᱵᱟᱹᱞᱤᱧ ᱠᱚᱢᱯᱷᱚᱨᱴ ᱵᱟᱹᱞᱤᱧ ᱯᱷᱤᱞᱮᱜᱼᱟ ᱚᱱᱟᱛᱮ ᱧᱮᱞᱟᱵᱚ ᱚᱠᱟ ᱠᱷᱚᱡ ᱛᱤᱱᱟᱹᱜ ᱛᱤᱱᱟᱹᱜ ᱥᱚᱴ ᱤᱧ ᱫᱟᱲᱮᱭᱟᱜ ᱠᱟᱱᱟ ᱤᱫᱤᱭᱟᱵᱚ ᱫᱮᱠᱷᱟᱣ ᱟᱯᱮ ᱤᱱᱟᱹ ᱠᱚᱜᱮ ᱟᱯᱰᱮᱴ ᱯᱷᱳᱴᱳ ᱥᱩᱴ ᱞᱮ ᱦᱮᱡ ᱟᱠᱟᱱᱟ ᱤᱨᱟᱹᱞ ᱠᱩᱞᱤ ᱵᱟᱲᱟ ᱦᱟᱱᱛᱮ ᱨᱮ ᱢᱮᱱᱟᱜ ᱠᱤᱱᱟ ᱯᱟᱪᱷᱮ ᱥᱮᱫ ᱨᱮᱯᱮ ᱧᱮᱞᱮᱫ ᱠᱤᱱ ᱜᱮᱭᱟ ᱠᱮᱢᱨᱟ ᱠᱤᱱ ᱤᱫᱤ ᱟᱠᱟᱫ ᱛᱤᱧ ᱛᱮᱜᱮ ᱯᱷᱳᱴᱳ ᱠᱚ ᱠᱤᱱ ᱠᱤᱱ ᱛᱮᱜᱮ ᱨᱟᱠᱟᱵ ᱠᱟᱱᱟ ᱱᱚᱣᱟ ᱫᱚ ᱦᱩᱭᱩᱜ ᱠᱟᱱᱟ ᱵᱚᱢᱵᱮ ᱪᱷᱚᱠᱚ ᱠᱷᱚᱱ ᱵᱷᱳᱨᱥᱟᱬᱤ ᱨᱳᱰ ᱨᱮ ᱢᱮᱱᱟᱜ ᱠᱤᱱᱟ ᱢᱮᱱᱟᱜ ᱞᱮᱭᱟ ᱡᱚᱛᱚ ᱦᱚᱲ ᱢᱮᱱᱟᱜ ᱠᱤᱱᱟ ᱫᱚ ᱵᱟᱝ ᱢᱮᱱᱟᱜ ᱞᱮᱭᱟ ᱛᱚ ᱚᱱᱛᱮ ᱨᱮ ᱩᱱᱠᱤᱱ ᱯᱞᱟᱱᱤᱝ ᱮᱫ ᱠᱤᱱ ᱚᱠᱟ ᱞᱮᱠᱟ ᱯᱷᱳᱴᱳ ᱠᱤᱱ ᱨᱟᱠᱟᱵᱼᱟ ᱢᱮᱱᱛᱮ ᱯᱞᱟᱱᱤᱝ ᱵᱟᱲᱟᱭᱮᱫᱼᱟ ᱠᱤᱱ ᱥᱚᱨᱞᱟᱱᱟ ᱩᱫᱩᱡᱩᱵᱟ

ᱱᱚᱣᱟ ᱫᱚ ᱱᱤᱦᱟᱨ ᱨᱮᱱᱟᱜ ᱠᱟᱭᱨᱟ ᱫᱟᱨᱮ ᱠᱟᱱᱟ ᱪᱮᱫᱟᱜ ᱥᱮ ᱱᱚᱣᱟ ᱠᱟᱭᱨᱟ ᱪᱮᱫ ᱪᱤᱠᱟᱹ ᱟᱠᱟᱱᱟ ᱵᱟᱝ ᱵᱟᱲᱟᱭᱚᱜ ᱠᱟᱱᱟ ᱟᱫᱷᱟ ᱟᱫᱷᱟ ᱛᱮᱭᱟᱨᱚᱜ ᱠᱟᱱᱟ ᱟᱨ ᱥᱮᱭᱟᱜ ᱠᱟᱱᱟ ᱚᱸᱰᱮ ᱜᱮ ᱠᱟᱺᱫᱷᱤ ᱨᱮᱜᱮ ᱛᱚ ᱚᱱᱟ ᱠᱷᱟᱹᱛᱤᱨ ᱛᱮᱦᱮᱧ ᱦᱟᱸᱜ ᱚᱱᱟ ᱢᱟᱜ ᱠᱟᱛᱮ ᱟᱬᱜᱚ ᱦᱩᱭᱩᱜᱼᱟ ᱚᱱᱟ ᱫᱚ ᱞᱟᱛᱟᱨ ᱛᱮ ᱟᱨ ᱟᱞᱮ ᱯᱤᱪᱷᱤ ᱯᱤᱪᱷᱤ ᱦᱟᱸᱜ ᱞᱮ ᱤᱫᱤ ᱛᱚᱨᱟᱭᱟ ᱯᱟᱞᱮᱫ ᱦᱟᱸᱜ ᱚᱱᱟ ᱠᱷᱟᱹᱛᱤᱨ ᱦᱟᱸᱜ ᱠᱚ ᱫᱮᱡ ᱦᱚᱪᱚ ᱟᱠᱟᱫ ᱞᱤᱧᱟᱹ ᱱᱚᱣᱟ ᱫᱚ ᱚᱠᱟ ᱞᱮᱠᱟ ᱟᱭᱰᱤᱭᱟ ᱠᱷᱚᱨᱪᱟ ᱠᱟᱛᱮ ᱚᱠᱟ ᱞᱮᱠᱟ ᱟᱬᱜᱚ ᱦᱩᱭᱩᱜᱼᱟ ᱪᱮᱫᱟᱜ ᱥᱮ ᱫᱟᱨᱮ ᱢᱟᱜ ᱞᱮᱠᱷᱟᱱ ᱦᱚᱸ ᱯᱩᱨᱟᱹ ᱡᱷᱟᱹᱱᱴᱤ ᱨᱟᱹᱯᱩᱫᱚᱜᱼᱟ ᱛᱚ ᱱᱤᱛᱚᱜ ᱚᱱᱟ ᱪᱮᱫ ᱠᱟᱺᱫᱷᱤ ᱨᱮ ᱛᱚᱞ ᱦᱩᱭᱩᱜᱼᱟ ᱟᱨ ᱚᱱᱟ ᱫᱟᱨᱮ ᱨᱮ ᱛᱚᱞ ᱦᱩᱭᱩᱜ ᱛᱮ ᱢᱟᱜ ᱠᱟᱛᱮ ᱚᱱᱟ ᱜᱷᱚᱥᱚᱨ ᱟᱬᱜᱚ ᱦᱩᱭᱩᱜᱼᱟ ᱚᱱᱠᱟ ᱯᱞᱟᱱᱤᱝ ᱠᱟᱱᱛᱮ ᱱᱟᱦᱟᱜ ᱪᱷᱩᱴᱟᱹᱣ ᱦᱩᱭ ᱠᱟᱱᱟ ᱧᱮᱞᱟᱵᱚ ᱛᱤᱱᱟᱹᱜ ᱵᱚ ᱥᱟᱠᱥᱮᱥᱚᱜ ᱠᱟᱱᱟ ᱦᱳ ᱫᱮᱞᱟ ᱵᱚ ᱢᱟᱜ ᱢᱟᱜᱮᱜᱼᱟ ᱠᱤᱱ ᱱᱟᱦᱟᱜ ᱱᱩᱠᱤᱱ ᱦᱚᱲ ᱱᱟᱦᱟᱜ ᱵᱚ ᱧᱮᱞ ᱠᱤᱱᱟ ᱛᱟᱦᱚᱞᱮ ᱱᱤᱛᱚᱜ ᱫᱚ

ᱱᱤᱛᱚᱜ ᱴᱟᱭᱤᱢ ᱦᱩᱭᱩᱜ ᱠᱟᱱᱟ ᱱᱚᱴᱟ ᱯᱚᱸᱭᱪᱟᱲᱤᱥ ᱟᱨ ᱴᱳᱴᱟᱞᱤ ᱵᱮᱥ ᱜᱮ ᱵᱟᱹᱞᱤᱧ ᱵᱩᱡᱷᱟᱹᱣᱮᱜᱼᱟ ᱫᱤᱱ ᱵᱮᱲᱟ ᱦᱚᱸ ᱚᱱᱠᱟ ᱞᱤᱧ ᱵᱩᱡᱷᱟᱹᱣᱮᱜᱼᱟ ᱥᱤᱛᱩᱝ ᱨᱮ ᱫᱟᱬᱟᱛᱮ ᱦᱮᱡ ᱠᱟᱛᱮᱫ ᱱᱟᱹᱭᱦᱟᱹᱨ ᱠᱷᱚᱱ ᱦᱮᱡ ᱠᱟᱛᱮᱫ ᱚᱲᱟᱜ ᱨᱮ ᱫᱟᱫᱟ ᱞᱤᱧ ᱜᱚᱲᱚ ᱧᱚᱜ ᱟᱫᱮᱭᱟ ᱚᱱᱟ ᱜᱟᱹᱰᱤ ᱫᱚᱦᱚ ᱠᱟᱜ ᱵᱟᱠᱷᱨᱟ ᱥᱮᱰᱚ ᱞᱤᱧ ᱵᱮᱱᱟᱣ ᱠᱟᱜᱼᱟ ᱪᱮᱫᱟᱜ ᱥᱮ ᱯᱩᱨᱟᱹ ᱥᱤᱛᱩᱝ ᱨᱮ ᱛᱟᱦᱮᱱ ᱠᱟᱱ ᱛᱟᱦᱮᱸᱫ ᱜᱟᱹᱰᱤ ᱠᱚ ᱛᱚ ᱚᱸᱰᱮ ᱠᱤᱪᱷᱩ ᱠᱤᱪᱷᱩ ᱠᱟᱹᱢᱤ ᱛᱟᱦᱮᱸ ᱞᱮᱱᱟ ᱚᱸᱰᱮ ᱞᱤᱧ ᱜᱚᱲᱚ ᱵᱟᱲᱟ ᱧᱚᱜ ᱟᱫᱮᱭᱟ ᱛᱟᱯᱚᱨᱮ ᱟᱨ ᱚᱱᱠᱟ ᱪᱮᱫ ᱦᱚᱸ ᱠᱷᱟᱥ ᱵᱟᱝ ᱛᱚ ᱡᱚᱢ ᱵᱟᱲᱟ ᱦᱩᱭᱮᱱᱟ ᱟᱨ ᱨᱮᱥᱴ ᱦᱩᱭᱩᱜᱼᱟ ᱪᱮᱫᱟᱜ ᱥᱮ ᱵᱚᱦᱚᱜ ᱠᱷᱩᱵ ᱡᱳᱨ ᱛᱮ ᱦᱟᱹᱥᱩᱭᱮᱫ ᱞᱤᱧᱟᱹ ᱴᱷᱤᱠ ᱜᱮᱭᱟ ᱛᱚᱵᱮ ᱟᱨ ᱡᱟᱹᱥᱛᱤ ᱪᱮᱫ ᱦᱚᱸ ᱵᱟᱹᱞᱤᱧ ᱞᱟᱹᱭᱟ ᱛᱮᱦᱮᱧ ᱫᱚ ᱟᱨ ᱮᱰᱤᱴᱤᱝ ᱜᱟᱯᱟ ᱵᱟᱠᱷᱨᱟ ᱵᱷᱤᱰᱭᱳ ᱠᱚ ᱮᱰᱤᱴᱤᱝ ᱵᱟᱠᱷᱨᱟ ᱠᱚᱦᱚᱸ ᱜᱟᱯᱟ ᱥᱮᱛᱟᱜ ᱜᱮ ᱧᱮᱞ ᱦᱩᱭᱩᱜᱼᱟ ᱪᱮᱫ ᱦᱚᱸ ᱵᱟᱹᱞᱤᱧ ᱪᱤᱠᱟᱹ ᱫᱟᱲᱮᱭᱟᱜᱼᱟ ᱯᱮᱥᱮᱱᱥ ᱜᱮ ᱵᱟᱹᱪᱩᱜ ᱟᱱᱟ ᱢᱟ ᱛᱚᱵᱮ ᱡᱩᱫᱤ ᱱᱚᱣᱟ ᱵᱷᱤᱰᱭᱳ ᱯᱮ ᱠᱩᱥᱤᱭᱟᱜ ᱠᱟᱱ ᱠᱷᱟᱱ ᱞᱟᱭᱤᱠ ᱯᱮ ᱠᱚᱢᱮᱱᱴ ᱯᱮ ᱥᱮᱭᱟᱨ ᱯᱮ ᱟᱨ ᱱᱟ ᱟᱹᱞᱤᱧᱟᱜ ᱪᱮᱱᱮᱞ ᱯᱮ ᱱᱟᱣᱟ ᱠᱷᱟᱱ ᱥᱟᱵᱥᱠᱨᱟᱭᱤᱵᱽ ᱛᱟᱨᱟᱭ ᱯᱮ